ᱥᱟᱱᱟᱢ ᱠᱚᱜᱮ ᱡᱚᱦᱟᱨ ᱟᱞᱮ ᱟᱹᱨᱤᱪᱟᱹᱞᱤ ᱮᱠᱮᱞ ᱪᱮᱱᱮᱞ ᱥᱮᱫ ᱠᱷᱚᱱ ᱛᱮᱦᱮᱧ ᱟᱨᱦᱚᱸ ᱢᱤᱫᱴᱮᱡ ᱜᱟᱹᱭ ᱡᱟᱜᱟᱣ ᱥᱮᱨᱮᱧ ᱟᱹᱜᱩ ᱠᱟᱛᱮᱧ ᱦᱮᱡ ᱟᱠᱟᱱᱟ ᱟᱨ ᱦᱚᱞᱟ ᱦᱚᱸ ᱟᱯᱮ ᱢᱤᱫᱴᱮᱡ ᱜᱟᱹᱭ ᱡᱟᱜᱟᱣ ᱥᱮᱨᱮᱧᱤᱧ ᱞᱟᱹᱭᱟᱫ ᱯᱮ ᱛᱟᱦᱮᱱᱟ ᱟᱨ ᱛᱮᱦᱮᱧ ᱦᱚᱸ ᱟᱯᱮ ᱞᱟᱹᱜᱤᱫ ᱢᱤᱫᱴᱮᱡ ᱜᱟᱹᱭ ᱡᱟᱜᱟᱣ ᱥᱮᱨᱮᱧᱤᱧ ᱟᱹᱜᱩ ᱟᱠᱟᱫᱟ ᱟᱨ ᱱᱚᱣᱟ ᱜᱟᱹᱭ ᱡᱟᱜᱟᱣ ᱥᱮᱨᱮᱧ ᱫᱚ ᱮᱦᱚᱵ ᱫᱤᱱ ᱜᱚᱴ ᱴᱟᱺᱰᱤ ᱠᱷᱚᱱ ᱯᱩᱡᱟᱹ ᱦᱮᱡ ᱠᱟᱛᱮᱫ ᱠᱚ ᱥᱮᱨᱮᱧᱟ ᱟᱹᱛᱩ ᱨᱮ ᱟᱫᱚ ᱫᱮᱵᱚᱱ ᱟᱸᱡᱚᱢᱟ ᱛᱚ ᱱᱚᱣᱟ ᱥᱮᱨᱮᱧ ᱫᱚ ᱮᱦᱚᱵ ᱫᱤᱱ ᱨᱮᱭᱟᱜ ᱫᱚᱥᱟᱨ ᱥᱮᱨᱮᱧ ᱠᱟᱱᱟ ᱟᱨ ᱱᱚᱣᱟ ᱯᱟᱦᱞᱟ ᱥᱮᱨᱮᱧ ᱡᱟᱦᱟᱸᱭ ᱵᱟᱯᱮ ᱧᱮᱞ ᱠᱟᱜ ᱠᱷᱟᱡ ᱱᱚᱣᱟ ᱟᱭ ᱵᱟᱴᱚᱱ ᱨᱮ ᱞᱤᱝᱠ ᱢᱮᱱᱟᱜᱼᱟ ᱟᱯᱮ ᱱᱚᱣᱟ ᱵᱷᱤᱰᱤᱭᱳ ᱯᱮ ᱧᱮᱞ ᱫᱟᱲᱮᱭᱟᱜ ᱠᱟᱱᱟ ᱟᱨ ᱧᱮᱞ ᱯᱮ ᱛᱟᱠᱤ ᱢᱤᱫ ᱥᱮᱫ ᱠᱷᱚᱡ ᱟᱯᱮ ᱯᱮ ᱵᱩᱡᱷᱟᱹᱣᱟ ᱱᱚᱣᱟ ᱵᱷᱤᱰᱤᱭᱳ ᱛᱚ ᱛᱮᱦᱮᱧᱟᱜ ᱫᱚᱥᱟᱨ ᱥᱮᱨᱮᱧ ᱜᱟᱹᱭ ᱡᱟᱜᱟᱣ ᱨᱮᱱᱟᱜ ᱫᱚᱥᱟᱨ ᱥᱮᱨᱮᱧ ᱫᱮᱵᱚᱱ ᱮᱦᱚᱵ ᱞᱮᱜᱮ

ᱪᱮᱫ ᱯᱮ ᱱᱚᱣᱟ ᱥᱮᱨᱮᱧ ᱟᱯᱮ ᱡᱚᱛᱚ ᱦᱚᱲ ᱟᱸᱡᱚᱢ ᱦᱚᱪᱚ ᱠᱚᱯᱮ ᱟᱨ ᱛᱟᱠᱤ ᱱᱚᱣᱟ ᱥᱮᱨᱮᱧ ᱛᱚ ᱱᱚᱣᱟ ᱥᱮᱨᱮᱧ ᱡᱚᱛᱚ ᱦᱚᱲ ᱧᱮᱞ ᱯᱮ ᱟᱨ ᱥᱮᱭᱟᱨ ᱯᱮ ᱟᱨ ᱱᱚᱣᱟ ᱱᱚᱣᱟ ᱵᱷᱤᱰᱤᱭᱳ ᱥᱟᱶ ᱥᱟᱶᱛᱮ ᱢᱚᱛᱞᱚᱵ ᱟᱢ ᱦᱚᱢ ᱥᱮᱨᱮᱧ ᱫᱟᱲᱮᱭᱟᱜ ᱠᱟᱱᱟ ᱵᱟᱢ ᱵᱩᱡᱷᱟᱹᱣ ᱠᱟᱱ ᱵᱟᱢ ᱵᱩᱡᱷᱟᱹᱣ ᱠᱟᱱ ᱠᱷᱟᱡ ᱢᱤᱫ ᱫᱷᱚᱢ ᱨᱮ ᱛᱚ ᱱᱚᱣᱟ ᱛᱟᱭᱱᱚᱢ ᱛᱟᱭᱱᱚᱢ ᱛᱮ ᱱᱚᱣᱟ ᱥᱮᱨᱮᱧ ᱛᱟᱭᱱᱚᱢ ᱛᱟᱭᱱᱚᱢ ᱛᱮ ᱟᱢ ᱦᱚᱢ ᱟᱢ ᱦᱚᱢ ᱥᱮᱨᱮᱧ ᱫᱟᱲᱮᱭᱟᱜ ᱠᱟᱱᱟ ᱟᱨ ᱱᱚᱝᱠᱟᱢ ᱯᱨᱚᱭᱟᱥ ᱠᱷᱟᱱ ᱟᱢ ᱡᱟᱹᱨᱩᱲᱮᱢ ᱪᱮᱫ ᱜᱮᱭᱟ ᱱᱚᱣᱟ ᱥᱮᱨᱮᱧ ᱛᱚ ᱮᱦᱚᱵ ᱨᱮᱫᱚ ᱡᱚᱛᱚ ᱵᱷᱤᱰᱤᱭᱳ ᱜᱮ ᱥᱮ ᱵᱟᱝ ᱮᱦᱚᱵ ᱨᱮᱫᱚ ᱡᱚᱛᱚ ᱡᱟᱦᱟᱱᱟᱜ ᱡᱤᱱᱤᱥ ᱜᱮ ᱪᱮᱫ ᱨᱮᱫᱚ ᱟᱹᱰᱤ ᱦᱟᱨᱚᱱ ᱟᱹᱰᱤ ᱦᱟᱨᱚᱱ ᱵᱩᱡᱷᱟᱹᱜᱼᱟ ᱚᱱᱟ ᱥᱚᱸᱜᱮ ᱥᱚᱸᱜᱮ ᱛᱮ ᱟᱢ ᱦᱚᱢ ᱯᱟᱸᱡᱟ ᱞᱮᱠᱷᱟᱱ ᱛᱚ ᱚᱱᱟ ᱡᱤᱱᱤᱥ ᱟᱢ ᱪᱮᱫ ᱫᱟᱲᱮᱭᱟᱜᱼᱟ ᱱᱚᱣᱟ ᱵᱷᱤᱰᱤᱭᱳ ᱵᱟᱨᱮᱛᱮ ᱡᱚᱜᱽ ᱤᱧ ᱞᱟᱹᱭᱟᱫ ᱵᱚᱱᱟ ᱛᱚ ᱱᱚᱝᱠᱟ ᱜᱮ ᱟᱨᱦᱚᱸ ᱟᱯᱮ ᱯᱮ ᱥᱟᱯᱳᱨᱴᱤᱧ ᱠᱷᱟᱡ ᱟᱨ ᱟᱯᱮᱭᱟᱜ ᱞᱟᱭᱤᱠ ᱠᱚᱢᱮᱱᱴ ᱥᱮᱭᱟᱨ ᱢᱚᱡᱽ ᱢᱚᱡᱽ ᱧᱟᱢ ᱞᱮᱠᱷᱟᱡ ᱟᱯᱮ ᱜᱟᱹᱭ ᱡᱟᱜᱟᱣ ᱥᱮᱨᱮᱧ ᱡᱚᱛᱚ ᱵᱷᱤᱰᱤᱭᱳ ᱡᱚᱛᱚ ᱵᱷᱤᱰᱤᱭᱳ ᱯᱮ ᱧᱟᱢ ᱫᱟᱲᱮᱭᱟᱜᱼᱟ ᱜᱟᱹᱭ ᱡᱟᱜᱟᱣ ᱨᱮᱱᱟᱜ ᱮᱦᱚᱵ ᱠᱷᱚᱡ ᱢᱩᱪᱟᱹᱫ ᱫᱷᱟᱹᱵᱤᱡ ᱨᱮᱱᱟᱜ ᱤᱧ ᱠᱚᱥᱤᱥ ᱟᱹᱧ ᱱᱤᱛᱚᱜ ᱵᱟᱹᱧ ᱧᱟᱢ ᱪᱟᱵᱟ ᱠᱟᱫᱟ ᱡᱚᱛᱚ ᱵᱷᱤᱰᱤᱭᱳ ᱟᱞᱟᱜᱽ ᱵᱟᱛ ᱠᱟᱱᱟ ᱢᱮᱱᱠᱷᱟᱱ ᱱᱤᱛᱚᱜ ᱧᱮᱧᱟᱢ ᱨᱮ ᱢᱤᱱᱟᱹᱧᱟ ᱟᱨ ᱟᱯᱮ ᱛᱟᱞᱟᱨᱮ ᱞᱟᱹᱭ ᱥᱚᱫᱚᱨ ᱨᱮ ᱢᱤᱱᱟᱹᱧᱟ ᱟᱨ ᱡᱚᱛᱚ ᱵᱷᱤᱰᱤᱭᱳ ᱟᱯᱮᱧ ᱞᱟᱹᱭ ᱯᱮᱭᱟ ᱟᱯᱮᱭᱟᱜ ᱟᱯᱮᱭᱟᱜ ᱥᱟᱯᱳᱨᱴ ᱤᱧ ᱠᱷᱚᱡᱚᱜ ᱠᱟᱱᱟ ᱟᱯᱮᱭᱟᱜ ᱜᱚᱲᱚᱧ ᱠᱷᱚᱡᱚᱜ ᱠᱟᱱᱟ ᱛᱟᱠᱤ ᱱᱚᱝᱠᱟ ᱯᱮ ᱜᱚᱲᱚ ᱟᱹᱧ ᱠᱷᱟᱡ ᱛᱟᱠᱤ ᱤᱧ ᱟᱨᱦᱚᱸ ᱢᱚᱡᱽ ᱢᱚᱡᱽ ᱵᱷᱤᱰᱤᱭᱳᱧ ᱧᱟᱢ ᱫᱟᱲᱮᱭᱟᱜ ᱟᱵᱚᱣᱟᱜ ᱢᱟᱨᱮ ᱢᱟᱨᱮ ᱠᱟᱛᱷᱟ ᱢᱟᱨᱮ ᱢᱟᱨᱮ ᱥᱮᱨᱮᱧ ᱟᱵᱚᱣᱟᱜ ᱟᱹᱨᱤᱪᱟᱹᱞᱤ ᱥᱮᱨᱮᱧ ᱛᱚ ᱤᱱᱟᱹᱜ ᱜᱤᱧ ᱞᱟᱹᱭ ᱟᱵᱚᱱᱟ ᱛᱤᱦᱤᱧ ᱱᱚᱣᱟ ᱵᱷᱤᱰᱤᱭᱳ ᱨᱮᱫᱚ ᱱᱚᱣᱟ ᱵᱷᱤᱰᱤᱭᱳ ᱞᱟᱭᱤᱠ ᱠᱚᱢᱮᱱᱴ ᱥᱮᱭᱟᱨ ᱫᱚ ᱟᱞᱚᱯᱮ ᱦᱤᱲᱤᱧᱟ ᱟᱨ ᱡᱟᱦᱟᱸᱭ ᱟᱞᱮ ᱟᱹᱨᱤᱪᱟᱹᱞᱤ ᱮᱠᱮᱞ ᱪᱮᱱᱮᱞ ᱵᱟᱯᱮ ᱥᱟᱵᱥᱠᱨᱟᱭᱤᱵ ᱠᱟᱜ ᱠᱷᱟᱡ ᱥᱟᱵᱥᱠᱨᱟᱭᱤᱵ ᱛᱟᱞᱮ ᱯᱮ ᱟᱨ ᱥᱟᱶᱛᱮ ᱵᱮᱞ ᱟᱭᱠᱚᱱ ᱦᱚᱸ ᱚᱱ ᱛᱟᱞᱮ ᱯᱮ ᱛᱟᱠᱤ ᱟᱞᱮᱭᱟᱜ ᱱᱟᱣᱟ ᱱᱟᱣᱟ ᱵᱷᱤᱰᱤᱭᱳ ᱞᱮ ᱟᱯᱞᱳᱰ ᱠᱷᱟᱡ ᱡᱚᱛᱚ ᱠᱷᱚᱡ ᱞᱟᱦᱟᱨᱮ ᱟᱢ ᱴᱷᱮᱡ ᱜᱮ ᱪᱟᱞᱟᱜᱼᱟ ᱟᱨ ᱟᱢ ᱜᱮᱢ ᱧᱮᱞ ᱞᱟᱦᱟᱭᱟ ᱟᱨ ᱟᱢ ᱜᱮ ᱯᱟᱦᱞᱟ ᱵᱷᱤᱭᱩ ᱨᱮ ᱵᱷᱤᱭᱩ ᱵᱟᱞᱟᱢ ᱵᱮᱱᱟᱜ ᱛᱚᱵᱮ ᱢᱟ ᱛᱚᱵᱮ ᱛᱮᱦᱮᱧᱟᱜ ᱵᱷᱤᱰᱤᱭᱳ ᱨᱮᱫᱚ ᱡᱚᱦᱟᱨ